ᱢᱟ ᱱᱚᱜᱼᱚᱭ ᱯᱮ ᱧᱮᱞᱮᱫ ᱜᱮᱭᱟ ᱱᱤᱛᱚᱝ ᱥᱚᱲᱮ ᱫᱟᱠᱟ ᱡᱚᱢ ᱦᱩᱭ ᱥᱟᱹᱛ ᱮᱱᱟ ᱟᱨ ᱥᱚᱲᱮ ᱫᱟᱠᱟ ᱡᱚᱢ ᱦᱩᱭ ᱠᱟᱛᱮ ᱱᱤᱛᱚᱝ ᱱᱟᱭᱠᱮ ᱵᱟᱵᱟ ᱵᱟᱹᱭ ᱵᱟᱹᱭ ᱛᱮ ᱱᱚᱰᱮ ᱟᱹᱛᱩ ᱨᱮ ᱡᱟᱦᱟᱸ ᱱᱚᱰᱮ ᱵᱚᱱ ᱥᱮᱴᱮᱨ ᱟᱠᱟᱱᱟ ᱥᱚᱲᱮ ᱫᱟᱠᱟ ᱡᱚᱢ ᱴᱷᱮᱱ ᱡᱟᱦᱮᱨ ᱵᱚᱸᱜᱟ ᱵᱩᱨᱩ ᱴᱷᱮᱱ ᱩᱱᱠᱩ ᱡᱚᱛᱚ ᱵᱟᱦᱟ ᱠᱚ ᱮᱢᱟ ᱠᱚ ᱠᱟᱱᱟ ᱱᱤᱛᱚᱜ ᱥᱟᱨᱡᱚᱢ ᱵᱟᱦᱟ ᱟᱫᱚ ᱚᱱᱟ ᱥᱮᱨᱮᱧ ᱨᱮᱜᱮ ᱢᱮᱱᱟᱜᱼᱟ ᱵᱚᱸᱜᱟ ᱫᱚᱠᱚ ᱵᱟᱦᱟᱭᱟ ᱥᱩᱱᱩᱢ ᱥᱤᱸᱫᱩᱨ ᱟᱨ ᱟᱵᱚ ᱫᱚᱵᱚᱱ ᱵᱟᱦᱟᱭᱟ ᱥᱟᱨᱡᱚᱢ ᱵᱟᱦᱟ ᱟᱨ ᱚᱱᱟ ᱥᱟᱨᱡᱚᱢ ᱵᱟᱦᱟ ᱜᱮ ᱱᱤᱛᱚᱜ ᱟᱵᱚ ᱠᱚ ᱛᱟᱞᱟᱨᱮ ᱦᱟᱹᱴᱤᱧ ᱪᱟᱞ ᱟᱵᱚᱱ ᱠᱟᱱᱟ ᱱᱟᱭᱠᱮ ᱵᱟᱵᱟ ᱛᱤᱱᱟᱹᱜ ᱨᱟᱹᱥᱠᱟᱹ ᱥᱟᱛᱞᱟᱜ ᱛᱮ ᱜᱚᱰ ᱡᱚᱦᱟᱨ ᱟᱛᱮ ᱵᱟᱦᱟ ᱟᱛᱟᱝ ᱠᱟᱛᱮ ᱥᱮᱨᱮᱧ ᱦᱩᱭᱩᱜ ᱠᱟᱱᱟ ᱥᱮᱨᱮᱧ ᱛᱮ ᱟᱵᱚᱨᱮᱱ ᱵᱚᱸᱜᱟ ᱵᱩᱨᱩ ᱠᱚᱠᱚ ᱦᱚᱦᱚᱜ ᱠᱟᱱᱟ ᱟᱨ ᱱᱚᱰᱮ ᱵᱚᱸᱜᱟ ᱵᱩᱨᱩ ᱠᱚ ᱦᱮᱡ ᱞᱮᱱᱠᱷᱟᱱ ᱟᱠᱚᱣᱟᱜ ᱱᱚᱣᱟ ᱡᱟᱦᱟᱸ ᱥᱟᱢᱟᱱ ᱵᱚ ᱧᱮᱞᱮᱜᱼᱟ ᱱᱚᱜᱼᱚ ᱱᱚᱰᱮ ᱡᱟᱦᱟᱸ ᱥᱟᱢᱟᱱ ᱢᱮᱱᱟᱜᱼᱟ ᱟᱜ ᱥᱟᱨ ᱢᱮᱱᱟᱜᱼᱟ ᱫᱟᱹᱣᱲᱟᱹ ᱢᱮᱱᱟᱜᱼᱟ ᱡᱚᱱᱚᱜ ᱢᱮᱱᱟᱜᱼᱟ ᱵᱟᱹᱲᱤ ᱢᱮᱱᱟᱜᱼᱟ ᱟᱨ ᱱᱚᱰᱮ ᱢᱤᱫ ᱫᱟᱹᱣᱲᱟᱹ ᱩᱛᱟᱹᱨ ᱚᱸᱰᱮ ᱵᱟᱦᱟ ᱫᱚᱦᱚ ᱟᱠᱟᱱᱟ ᱥᱟᱨᱡᱚᱢ ᱵᱟᱦᱟ ᱟᱨ ᱱᱟᱛᱮ ᱦᱚᱸ ᱠᱤᱪᱷᱩ ᱡᱟᱦᱟᱸ ᱢᱩᱪᱟᱹᱫ ᱨᱮ ᱫᱟᱠᱟ ᱮᱢᱚᱜ ᱠᱚᱠᱚ ᱥᱟᱨᱮᱡ ᱞᱮᱱᱟ ᱩᱱᱠᱩ ᱦᱚᱸ ᱱᱚᱰᱮ ᱢᱮᱱᱟᱜ ᱠᱚᱣᱟ ᱩᱱᱠᱩ ᱱᱤᱛᱚᱝ ᱱᱟᱦᱟᱜ ᱢᱩᱪᱟᱹᱫ ᱨᱮ ᱱᱩᱠᱩ ᱠᱚ ᱡᱚᱢ ᱦᱩᱭᱮᱜᱼᱟ ᱱᱟᱦᱟᱜ ᱱᱩᱠᱩ ᱠᱚ ᱪᱟᱵᱟ ᱵᱮᱨᱮᱫ ᱞᱮᱱᱠᱷᱟᱱ ᱱᱟᱦᱟᱜ ᱛᱟᱭᱚᱢ ᱢᱤᱫ ᱡᱩᱜᱽ ᱛᱮ ᱨᱚᱢᱚᱡᱽ ᱦᱩᱭᱩᱜᱼᱟ ᱵᱚᱸᱜᱟᱼᱵᱩᱨᱩ ᱠᱚ ᱦᱚᱦᱚ ᱦᱩᱭᱩᱜᱼᱟ ᱟᱨ ᱩᱱᱠᱤᱱ ᱛᱤᱱᱟᱹᱜ ᱱᱟᱯᱟᱭ ᱡᱚᱲ ᱛᱮ ᱫᱩᱲᱩᱵ ᱠᱟᱛᱮ ᱟᱹᱠᱤᱱ ᱡᱚᱢᱮᱜᱼᱟ ᱱᱚᱜᱼᱚᱭ ᱱᱚᱝᱠᱟ ᱟᱵᱚᱣᱟᱜ ᱛᱟᱞᱟᱨᱮ ᱛᱤᱱᱟᱹᱜ ᱱᱟᱯᱟᱭ ᱨᱟᱹᱥᱠᱟᱹ ᱜᱮ ᱟᱨ ᱱᱚᱜᱼᱚ ᱱᱚᱰᱮ ᱡᱟᱦᱟᱸᱭ ᱠᱚ ᱛᱟᱭᱚᱢ ᱞᱮᱱᱟ ᱛᱟᱵᱚᱱ ᱫᱟᱠᱟ ᱮᱢᱚᱜ ᱠᱚ ᱟᱨ ᱩᱱᱠᱩ ᱦᱚᱸ ᱱᱤᱛᱚᱜ ᱱᱚᱰᱮ ᱫᱩᱲᱩᱵ ᱢᱤᱫ ᱠᱟᱛᱮ ᱟᱨ ᱱᱩᱭ ᱵᱟᱹᱵᱩ ᱜᱤᱫᱽᱨᱟᱹ ᱦᱚᱸ ᱱᱚᱜᱼᱚ ᱱᱚᱝᱠᱟ ᱫᱟᱠᱟ ᱠᱚ ᱞᱩ ᱡᱩᱴᱤᱡ ᱟᱠᱚ ᱠᱟᱱᱟᱭ ᱟᱹᱰᱤ ᱨᱩᱥᱤᱠᱟ ᱠᱚᱲᱟ ᱟᱹᱰᱤ ᱨᱩᱥᱤᱠᱟ ᱠᱚᱲᱟ ᱡᱟᱭᱦᱳᱠ ᱱᱩᱭ ᱟᱹᱰᱤ ᱡᱳᱨᱮ ᱪᱷᱩᱴᱟᱹᱜᱼᱟᱭ ᱛᱚᱵᱮ ᱱᱩᱭ ᱜᱮ ᱱᱟᱦᱟᱜ ᱵᱟᱲᱟᱭᱚᱜ ᱠᱟᱱᱟ ᱛᱮᱦᱮᱧᱟᱜ ᱱᱚᱣᱟ ᱵᱟᱦᱟ ᱵᱚᱸᱜᱟ ᱨᱮ ᱫᱟᱹᱣᱲᱟ ᱫᱤᱯᱤᱞ ᱨᱮᱫᱚ ᱱᱟᱦᱟᱜ ᱯᱟᱞᱮᱫ ᱦᱚᱠᱫᱟᱨᱚᱜ ᱞᱮᱠᱟ ᱦᱚᱸ ᱵᱩᱡᱷᱟᱹᱜ ᱠᱟᱱᱟ ᱪᱮᱠᱟᱛᱮ ᱡᱟᱣ ᱠᱚᱨᱮ ᱠᱷᱚᱱᱟᱜ ᱦᱚᱸ ᱱᱩᱠᱤᱱᱟᱜ ᱵᱷᱟᱜᱽ ᱫᱚ ᱱᱟᱛᱮ ᱱᱟᱭᱠᱮ ᱵᱟᱵᱟ ᱵᱟᱹᱭ ᱵᱟᱹᱭᱛᱮ ᱵᱟᱦᱟ ᱵᱚᱸᱜᱟ ᱠᱚᱭ ᱪᱟᱞ ᱦᱟᱹᱴᱤᱧ ᱦᱩᱭ ᱤᱫᱤᱭᱮᱫᱼᱟ ᱱᱟᱦᱟᱜ ᱟᱨ ᱩᱱᱠᱩ ᱠᱚ ᱥᱟᱨᱮᱡ ᱟᱠᱟᱱᱟ ᱩᱱᱠᱩ ᱦᱚᱸ ᱟᱹᱰᱤ ᱩᱥᱟᱹᱨᱟ ᱛᱮᱠᱚ ᱵᱮᱨᱮᱫ ᱠᱟᱱᱟ ᱱᱟᱦᱟᱜ ᱱᱤᱛᱚᱜ ᱟᱨ ᱱᱚᱛᱮ ᱡᱚᱛᱚ ᱦᱚᱲ ᱜᱮ ᱧᱮᱞᱮᱫ ᱠᱚᱜᱮᱭᱟ ᱵᱚᱱ ᱱᱚᱜᱼᱚᱭ ᱪᱮᱫ ᱞᱮᱠᱟ ᱞᱩᱛᱩᱨ ᱯᱮᱨᱮᱡ ᱵᱟᱦᱟ ᱠᱚ ᱟᱨᱟᱣ ᱟᱠᱟᱣᱱᱟ ᱟᱫᱚ ᱮᱱᱟᱝ ᱨᱤᱧ ᱢᱮᱱ ᱠᱮᱫ ᱯᱟᱨᱟ ᱟᱨ ᱟᱵᱚᱣᱟᱜ ᱥᱮᱨᱮᱧ ᱨᱮᱦᱚᱸ ᱢᱮᱱᱟᱜᱼᱟ ᱵᱚᱸᱜᱟ ᱫᱚᱠᱚ ᱵᱟᱦᱟᱭᱟ ᱥᱩᱱᱩᱢ ᱥᱤᱸᱫᱩᱨ ᱟᱨ ᱢᱟᱹᱱᱢᱤ ᱫᱚᱵᱚᱱ ᱵᱟᱦᱟᱭᱟ ᱥᱟᱨᱡᱚᱢ ᱵᱟᱦᱟ ᱟᱫᱚ ᱛᱮᱦᱮᱧ ᱱᱚᱣᱟ ᱵᱟᱦᱟ ᱯᱟᱨᱟᱵᱽ ᱨᱮᱜᱮ ᱵᱟᱦᱟ ᱢᱟ ᱜᱟᱱᱚᱜᱼᱟ ᱚᱱᱟᱛᱮ ᱛᱮᱦᱮᱧ ᱥᱟᱱᱟᱢ ᱦᱚᱲ ᱠᱚ ᱞᱩᱛᱩᱨ ᱯᱮᱨᱮᱡ ᱵᱟᱦᱟ ᱵᱚᱱ ᱵᱟᱦᱟᱜ ᱠᱟᱱᱟ ᱟᱨ ᱱᱚᱣᱟ ᱛᱟᱭᱚᱢ ᱫᱚ ᱱᱟᱦᱟᱜ ᱯᱟᱞᱮ ᱟᱨ ᱛᱤᱥ ᱦᱚᱸ ᱵᱟᱵᱚ ᱵᱟᱦᱟ ᱫᱟᱲᱮᱭᱟᱜᱼᱟ ᱱᱚᱣᱟ ᱫᱤᱱ ᱨᱮᱜᱮ ᱟᱨ ᱱᱤᱭᱟᱹ ᱵᱟᱦᱟ ᱯᱚᱨᱚᱵᱽ ᱛᱤᱱᱟᱹᱜ ᱫᱤᱱ ᱢᱮᱱᱟᱜᱼᱟ ᱤᱱᱟᱹᱜ ᱫᱤᱱ ᱫᱷᱟᱹᱨᱤᱡ ᱜᱮ ᱱᱟᱦᱟᱜ ᱟᱵᱚ ᱠᱚ ᱛᱟᱞᱟ ᱨᱮ ᱟᱨ ᱱᱚᱣᱟ ᱥᱟᱨᱡᱚᱢ ᱵᱟᱦᱟ ᱫᱚᱵᱚᱱ ᱵᱟᱦᱟ ᱫᱟᱲᱮᱭᱟᱜᱼᱟ ᱡᱟᱭᱦᱳᱠ ᱱᱚᱜᱼᱚᱭ ᱱᱟᱭᱠᱮ ᱵᱟᱵᱟ ᱛᱤᱱᱟᱹᱜ ᱱᱟᱯᱟᱭ ᱮᱢᱟ ᱠᱚ ᱠᱟᱱᱟᱭ ᱵᱟᱦᱟ ᱠᱚ ᱡᱚᱛᱚ ᱦᱚᱲ ᱜᱮ ᱡᱚᱛᱚ ᱦᱚᱲ ᱜᱮ ᱞᱩᱛᱩᱨ ᱯᱮᱨᱮᱡ ᱵᱟᱦᱟ ᱠᱚ ᱟᱨᱟᱣ ᱠᱟᱣᱱᱟ ᱟᱨ ᱱᱤᱛᱚᱜ ᱱᱟᱦᱟᱜ ᱱᱟᱭᱠᱮ ᱵᱟᱵᱟ ᱛᱟᱠᱚ ᱱᱟᱦᱟᱜ ᱵᱟᱹᱭ ᱵᱟᱹᱭ ᱛᱮᱠᱚ ᱡᱟᱹᱛᱤᱭᱟ ᱡᱟᱹᱛᱤ ᱠᱮᱫ ᱠᱷᱟᱱ ᱱᱟᱦᱟᱜ ᱮᱱᱮᱡ ᱥᱮᱨᱮᱧ ᱛᱮ ᱜᱷᱳᱲᱚᱜᱼᱟ ᱜᱷᱳᱲᱮᱱ ᱛᱟᱭᱚᱢ ᱟᱹᱰᱤ ᱱᱟᱯᱟᱭ ᱨᱟᱹᱥᱠᱟᱹ ᱥᱟᱛᱞᱟᱜ ᱱᱟᱦᱟᱜ ᱵᱚᱸᱜᱟ ᱵᱩᱨᱩ ᱠᱚ ᱦᱤᱡᱩᱜᱼᱟ ᱱᱚᱣᱟ ᱜᱮ ᱡᱚᱛᱚ ᱠᱷᱚᱱ ᱨᱟᱹᱥᱠᱟᱹ ᱫᱚ ᱵᱩᱡᱷᱟᱹᱜᱼᱟ ᱱᱟᱭᱠᱮ ᱵᱟᱵᱟ ᱱᱤᱛᱚᱜ ᱱᱟᱦᱟᱜ ᱱᱟᱭᱠᱮ ᱵᱟᱵᱟ ᱡᱟᱹᱛᱤ ᱠᱚ ᱡᱟᱹᱛᱤ ᱠᱮᱫ ᱠᱚ ᱛᱟᱭᱚᱢ ᱱᱟᱦᱟᱜ ᱡᱚᱛᱚ ᱦᱚᱲ ᱢᱤᱫ ᱴᱷᱮᱱ ᱛᱤᱸᱜᱩ ᱢᱤᱫ ᱠᱟᱛᱮ ᱥᱮᱨᱮᱧ ᱡᱟᱣᱛᱮ ᱱᱟᱭᱛᱮ ᱱᱟᱯᱟᱭ ᱛᱮᱜᱮ ᱱᱟᱦᱟᱜ ᱵᱚᱸᱜᱟ ᱵᱩᱨᱩ ᱠᱚ ᱤᱫᱤ ᱠᱟᱛᱮ ᱨᱩᱣᱟᱹᱲ ᱦᱩᱭᱩᱜᱼᱟ ᱟᱨ ᱛᱚᱵᱮ ᱢᱟ ᱱᱮᱥᱟᱜ ᱥᱮᱨᱢᱟ ᱫᱚ ᱱᱮᱰᱮ ᱜᱮᱵᱚᱱ ᱢᱩᱪᱟᱹᱫᱟ ᱱᱟᱦᱟᱜ ᱢᱟ ᱛᱚᱵᱮ ᱡᱚᱛᱚ ᱦᱚᱲ ᱜᱮ ᱡᱚᱦᱟᱨ ᱟᱨ ᱡᱟᱦᱟᱸᱭ ᱠᱚ ᱱᱚᱣᱟ ᱵᱷᱤᱰᱤᱭᱳ ᱵᱚᱱ ᱧᱮᱞᱮᱜᱼᱟ ᱞᱟᱭᱤᱠ ᱢᱟ ᱥᱮᱭᱟᱨ ᱢᱟ ᱟᱨ ᱠᱚᱢᱮᱱᱴᱥ ᱢᱟ ᱟᱨ ᱱᱚᱣᱟ ᱨᱚᱛᱷᱤᱭᱟ ᱢᱟᱨᱟᱱᱰᱤ ᱚᱯᱷᱤᱥᱤᱭᱟᱞ ᱤᱭᱩᱴᱩᱵᱽ ᱪᱮᱱᱮᱞ ᱡᱚᱛᱚ ᱦᱚᱲ ᱜᱮ ᱥᱟᱵᱥᱠᱨᱟᱭᱤᱵᱽ ᱢᱟ ᱱᱚᱜᱼᱚᱭ ᱱᱚᱝᱠᱟ ᱱᱟᱯᱟᱭ ᱱᱟᱯᱟᱭ ᱟᱨ ᱵᱷᱤᱰᱤᱭᱳ ᱟᱯᱮ ᱛᱟᱞᱟ ᱠᱚ ᱛᱤᱧ ᱟᱹᱜᱩ ᱥᱮᱴᱮᱨᱟ ᱟᱨ ᱟᱯᱮ ᱠᱚ ᱱᱚᱝᱠᱟ ᱜᱤᱧ ᱧᱮᱞ ᱦᱚᱪᱚ ᱯᱮᱭᱟ ᱵᱟᱲᱟᱭ ᱦᱚᱪᱚ ᱯᱮᱭᱟ ᱫᱤᱥᱚᱢ ᱯᱟᱲᱟ ᱨᱮᱭᱟᱜ ᱦᱟᱞᱪᱟᱞ ᱠᱚ ᱢᱟ ᱛᱚᱵᱮ ᱡᱚᱦᱟᱨ